ᱡᱚᱦᱟᱨ ᱜᱮ ᱥᱟᱱᱟᱢ ᱠᱚ ᱟᱯᱮ ᱯᱮ ᱧᱮᱞᱟ ᱮᱱᱮᱡ ᱥᱮᱨᱮᱧ ᱤᱭᱩᱴᱩᱵᱽ ᱪᱮᱱᱮᱞ ᱱᱚᱣᱟ ᱵᱷᱤᱰᱤᱭᱳ ᱨᱮᱫᱚ ᱜᱩᱜᱩᱞ ᱨᱮᱱᱟᱜ ᱴᱤᱯᱥ ᱵᱚᱱ ᱥᱮᱬᱟᱭᱟ ᱜᱩᱜᱩᱞ ᱢᱟ ᱡᱚᱛᱚ ᱯᱷᱳᱱ ᱨᱮᱜᱮ ᱢᱮᱱᱟᱜ ᱟᱵᱚ ᱚᱱᱟ ᱪᱮᱫ ᱦᱤᱥᱟᱹᱵᱽ ᱛᱮᱵᱚᱱ ᱵᱮᱵᱚᱦᱟᱨᱟ ᱥᱟᱨᱪ ᱤᱧᱡᱤᱱ ᱦᱤᱥᱟᱹᱵᱽ ᱛᱮ ᱛᱚ ᱯᱩᱭᱞᱩ ᱨᱮᱵᱚᱱ ᱰᱮᱴᱟ ᱵᱚᱱ ᱚᱱᱟ ᱚᱱ ᱠᱟᱛᱮᱫ ᱯᱞᱮ ᱥᱴᱳᱨ ᱨᱮᱵᱚᱱ ᱪᱟᱞᱟᱜᱼᱟ ᱛᱟᱨᱯᱚᱨ ᱜᱩᱜᱩᱞ ᱵᱚᱱ ᱥᱟᱨᱪᱟ ᱥᱟᱨᱪ ᱠᱟᱛᱮᱫ ᱟᱵᱚ ᱵᱚᱱ ᱟᱯᱰᱮᱴ ᱞᱟᱦᱟᱭᱟ ᱧᱮᱞ ᱫᱟᱯᱮ ᱜᱩᱜᱩᱞ ᱱᱚᱜᱼᱚᱭ ᱱᱚᱣᱟᱴᱟᱜ ᱮᱯᱥ ᱵᱚᱱ ᱰᱟᱣᱩᱱᱞᱳᱰ ᱥᱮᱵᱚᱱ ᱟᱯᱰᱮᱴᱟ ᱛᱚ ᱴᱮᱯ ᱠᱤᱫᱟᱹᱧ ᱛᱟᱨᱯᱚᱨ ᱡᱩᱫᱤ ᱟᱯᱰᱮᱴ ᱵᱟᱹᱱᱩᱜ ᱛᱟᱯᱮᱭᱟ ᱟᱯᱰᱮᱴ ᱯᱮ ᱛᱟᱨᱯᱚᱨ ᱵᱚᱱ ᱳᱯᱮᱱᱟ ᱳᱯᱮᱱ ᱞᱮᱠᱷᱟᱡ ᱱᱤᱝᱠᱟ ᱤᱱᱴᱟᱨᱯᱷᱮᱥ ᱦᱤᱡᱩᱜᱼᱟ ᱛᱟᱨᱯᱚᱨ ᱟᱵᱚ ᱫᱚ ᱱᱚᱣᱟ ᱫᱚ ᱥᱟᱨᱪ ᱤᱧᱡᱤᱱ ᱦᱤᱥᱟᱹᱵ ᱛᱮᱵᱚᱱ ᱵᱮᱵᱚᱦᱟᱨᱟ ᱱᱚᱸᱰᱮ ᱠᱷᱚᱡ ᱢᱟᱵᱚᱱ ᱵᱟᱲᱟᱭ ᱥᱟᱨᱪ ᱟᱵᱚᱱ ᱟᱨ ᱱᱚᱣᱟ ᱢᱟ ᱚᱞ ᱠᱟᱛᱮ ᱢᱟᱱᱮ ᱨᱚᱲ ᱠᱟᱛᱮ ᱵᱚᱱ ᱥᱟᱨᱪ ᱢᱮᱱᱠᱷᱟᱱ ᱱᱚᱣᱟ ᱫᱚ ᱪᱮᱫ ᱡᱤᱱᱤᱥ ᱠᱟᱱᱟ ᱱᱚᱜᱼᱚᱭ ᱱᱚᱣᱟ ᱠᱮᱢᱮᱨᱟ ᱞᱮᱠᱟ ᱡᱟᱦᱟᱸ ᱧᱮᱞᱚᱜ ᱠᱟᱱ ᱱᱚᱣᱟ ᱜᱤᱧ ᱞᱟᱹᱭ ᱟᱯᱮᱭᱟ ᱛᱚ ᱱᱚᱣᱟ ᱫᱚᱠᱚ ᱢᱮᱛᱟᱜ ᱠᱟᱱᱟ ᱜᱩᱜᱩᱞ ᱞᱮᱱᱥ ᱛᱚ ᱱᱚᱣᱟ ᱨᱮ ᱡᱩᱫᱤ ᱵᱚᱱ ᱠᱞᱤᱠᱟ ᱠᱮᱢᱮᱨᱟ ᱳᱯᱮᱱᱚᱜ ᱛᱟᱵᱚᱱᱟ ᱧᱮᱞ ᱮᱫᱟ ᱯᱮ ᱟᱨ ᱵᱟᱠᱷᱟᱡ ᱞᱟᱛᱟᱨ ᱨᱮ ᱡᱟᱦᱟᱸ ᱯᱷᱳᱴᱳ ᱢᱮᱱᱟᱜᱼᱟ ᱧᱮᱞ ᱫᱟᱯᱮ ᱚᱸᱰᱮ ᱠᱷᱚᱡ ᱦᱚᱸᱵᱚᱱ ᱥᱮᱞᱮᱠ ᱫᱟᱲᱮᱭᱟᱜᱼᱟ ᱱᱚᱣᱟ ᱠᱟᱹᱢᱤ ᱫᱚ ᱪᱮᱫ ᱞᱮᱠᱟ ᱦᱩᱭᱩᱜᱼᱟ ᱚᱱᱟ ᱜᱤᱧ ᱞᱟᱹᱭᱟᱯᱮ ᱛᱚ ᱢᱤᱫᱴᱮᱱ ᱵᱳᱭ ᱨᱮᱱᱟᱜ ᱯᱮᱡᱽ ᱤᱧ ᱯᱷᱳᱴᱳ ᱠᱟᱫᱟ ᱚᱱᱟ ᱵᱚᱱ ᱥᱮᱞᱮᱠᱴ ᱠᱤᱫᱟᱹᱧ ᱛᱚ ᱱᱚᱣᱟ ᱱᱚᱣᱟ ᱯᱷᱳᱴᱳ ᱛᱟᱞᱟ ᱨᱮ ᱪᱮᱫ ᱚᱞ ᱦᱮᱱᱟᱜᱼᱟ ᱱᱚᱣᱟ ᱜᱮ ᱟᱵᱚᱣᱟᱜ ᱴᱮᱠᱥᱴ ᱟᱠᱟᱨ ᱛᱮ ᱦᱤᱡᱩᱜ ᱛᱟᱵᱚᱱᱟ ᱛᱚ ᱠᱚᱯᱤ ᱴᱮᱠᱥᱴ ᱨᱮ ᱠᱞᱤᱠ ᱞᱟᱜᱟᱣ ᱵᱚᱱᱟ ᱧᱮᱞ ᱫᱟᱯᱮ ᱠᱚᱯᱤ ᱴᱮᱠᱥᱴ ᱱᱚᱰᱮ ᱠᱞᱤᱠ ᱞᱟᱜᱟᱣ ᱵᱚᱱᱟ ᱠᱚᱯᱤ ᱴᱮᱠᱥᱴ ᱨᱮᱧ ᱠᱞᱤᱠ ᱠᱮᱫᱟ ᱡᱚᱛᱚ ᱥᱤᱞᱮᱠᱴ ᱮᱱᱟ ᱛᱚ ᱡᱟᱦᱟᱸ ᱛᱤᱱᱟᱹᱜ ᱚᱞ ᱦᱮᱱᱟᱜᱼᱟ ᱱᱚᱰᱮ ᱧᱮᱞ ᱞᱮᱫᱟ ᱯᱮ ᱦᱮᱡ ᱮᱱᱟ ᱱᱚᱜᱼᱚᱭ ᱚᱞ ᱠᱟᱛᱮ ᱱᱚᱣᱟ ᱵᱳᱭ ᱪᱮᱛᱟᱱ ᱨᱮ ᱡᱟᱦᱟᱸ ᱚᱞ ᱢᱮᱱᱟᱜᱼᱟ ᱱᱚᱰᱮ ᱚᱱᱟ ᱦᱮᱡ ᱮᱱᱟ ᱛᱚ ᱠᱚᱯᱤ ᱴᱮᱠᱥᱴ ᱠᱟᱹᱫᱟᱹᱧ ᱛᱚ ᱧᱮᱞ ᱠᱟᱛᱮ ᱵᱚᱱ ᱮᱴᱟᱜ ᱨᱮᱧ ᱯᱮᱥᱴ ᱮᱫᱟ ᱟᱨ ᱵᱚᱱ ᱧᱮᱞᱟ ᱪᱮᱫ ᱚᱞ ᱢᱮᱱᱟᱜᱼᱟ ᱛᱚ ᱦᱳᱢ ᱵᱟᱴᱚᱱ ᱨᱮᱧ ᱠᱞᱤᱠ ᱠᱮᱫᱟ ᱛᱟᱨᱯᱚᱨ ᱢᱤᱫᱴᱮᱱ ᱳᱣᱟᱨᱰ ᱯᱮᱴᱤᱝ ᱱᱳᱴ ᱯᱮᱴᱤᱝ ᱳᱯᱮᱱ ᱮᱫᱟ ᱱᱳᱴᱯᱮᱰ ᱤᱧ ᱳᱯᱮᱱ ᱠᱮᱫᱟ ᱯᱞᱟᱥ ᱟᱭᱠᱚᱱ ᱤᱧ ᱳᱯᱮᱱ ᱠᱮᱫᱟ ᱛᱟᱨᱯᱚᱨ ᱱᱚᱰᱮ ᱵᱚᱱ ᱯᱮᱥᱴᱟ ᱛᱚ ᱚᱱᱟ ᱵᱷᱤᱛᱤᱨ ᱨᱮ ᱱᱚᱣᱟ ᱠᱚ ᱚᱞ ᱢᱮᱱᱟᱜᱼᱟ ᱧᱮᱞ ᱫᱟᱯᱮ ᱛᱚ ᱱᱚᱣᱟ ᱠᱚ ᱚᱞ ᱢᱮᱱᱟᱜᱼᱟ ᱢᱤᱫ ᱵᱟᱨᱭᱟ ᱵᱟᱱᱟᱱ ᱵᱷᱩᱞ ᱫᱟᱲᱮᱭᱟᱜᱼᱟ ᱱᱚᱝᱠᱟ ᱠᱟᱛᱮ ᱵᱳᱭ ᱨᱮᱱᱟᱜ ᱡᱟᱦᱟᱱᱟᱜ ᱚᱞ ᱜᱮ ᱱᱚᱝᱠᱟ ᱴᱮᱠᱥᱴ ᱟᱠᱟᱨ ᱛᱮᱯᱮ ᱢᱟᱱᱮ ᱯᱮ ᱟᱹᱜᱩ ᱫᱟᱲᱮᱭᱟᱜᱼᱟ ᱯᱷᱳᱴᱳ ᱠᱷᱚᱡ ᱴᱮᱠᱥᱴ ᱵᱟᱠᱷᱟᱡ ᱫᱚ ᱢᱤᱫᱴᱮᱱ ᱢᱤᱫᱴᱮᱱ ᱟᱵᱚ ᱛᱮ ᱚᱞ ᱞᱟᱜᱟᱣ ᱵᱚᱱᱟ ᱢᱮᱱᱠᱷᱟᱱ ᱱᱚᱣᱟ ᱛᱮᱫᱚ ᱢᱤᱫ ᱜᱷᱟᱹᱲᱤᱡ ᱛᱮᱜᱮ ᱱᱚᱝᱠᱟ ᱟᱵᱚ ᱛᱮᱜᱮ ᱚᱞᱚᱜ ᱛᱟᱵᱚᱱᱟ ᱛᱚ ᱱᱤᱭᱟᱹᱜᱮ ᱴᱤᱯᱥ ᱛᱟᱦᱮᱸ ᱠᱟᱱᱟ ᱛᱚ ᱱᱤᱛᱚᱜ ᱫᱚᱵᱚᱱ ᱥᱮᱭᱟᱨ ᱫᱟᱲᱮᱭᱟᱠᱚᱣᱟ ᱱᱚᱣᱟ ᱴᱮᱠᱥᱴ ᱟᱵᱚ ᱜᱚᱞᱯᱚ ᱠᱚ ᱥᱮ ᱡᱟᱦᱟᱱᱟᱜ ᱜᱮ ᱚᱱᱠᱟ ᱵᱳᱭ ᱨᱮ ᱡᱟᱦᱟᱸ ᱚᱞ ᱛᱟᱦᱮᱱᱟ ᱚᱱᱟ ᱵᱚᱱ ᱠᱚᱯᱤᱭᱟ ᱟᱨ ᱦᱳᱣᱟᱴᱥᱮᱯ ᱛᱮᱵᱚᱱ ᱥᱮᱭᱟᱨ ᱫᱟᱲᱮᱭᱟᱠᱚᱣᱟ ᱧᱮᱞ ᱫᱟᱯᱮ ᱥᱳᱣᱟᱴ ᱮᱯ ᱤᱧ ᱳᱯᱮᱱ ᱠᱮᱫᱟ ᱛᱟᱨᱯᱚᱨ ᱡᱟᱦᱟᱸᱭ ᱡᱩᱫᱤ ᱥᱮᱭᱟᱨ ᱥᱟᱱᱟ ᱵᱚᱱᱟ ᱚᱸᱰᱮ ᱵᱚᱱ ᱴᱮᱠᱥᱴ ᱨᱮ ᱢᱮᱥᱮᱡᱽ ᱨᱮᱵᱚᱱ ᱠᱞᱤᱠᱟ ᱛᱟᱨᱯᱚᱨ ᱵᱚᱱ ᱯᱮᱥᱴᱟ ᱛᱚ ᱞᱤᱱ ᱛᱷᱤᱨ ᱠᱤᱫᱟᱹᱧ ᱟᱨ ᱯᱮᱥᱴ ᱠᱤᱫᱟᱹᱧ ᱛᱟᱨᱯᱚᱨᱮ ᱥᱮᱱᱰ ᱨᱮᱵᱚᱱ ᱠᱞᱤᱠᱟ ᱛᱚ ᱧᱮᱞ ᱮᱫᱟᱯᱮ ᱱᱚᱜᱼᱚᱭ ᱱᱤᱝᱠᱟᱹ ᱦᱮᱡ ᱮᱱᱟ ᱴᱮᱠᱥᱴ ᱟᱠᱟᱨ ᱛᱮ ᱟᱵᱚ ᱫᱚ ᱵᱟᱠᱷᱟᱱ ᱚᱱᱟ ᱯᱷᱳᱴᱳ ᱠᱟᱛᱮᱫ ᱡᱟᱦᱟᱸ ᱵᱚᱱ ᱯᱷᱳᱴᱳ ᱞᱮᱫᱟ ᱵᱳᱭ ᱚᱱᱟ ᱜᱮ ᱠᱩᱞ ᱞᱟᱜᱟᱣ ᱠᱮ ᱵᱚᱱᱟ ᱛᱚ ᱚᱱᱟ ᱨᱮᱱᱟᱜ ᱚᱞ ᱪᱮᱫ ᱞᱮᱠᱟ ᱢᱟᱱᱮ ᱯᱟᱲᱦᱟᱣ ᱨᱮ ᱪᱮᱫ ᱞᱮᱠᱟ ᱢᱚᱡᱟ ᱢᱮᱱᱟᱜᱼᱟ ᱟᱨ ᱱᱚᱣᱟ ᱨᱮᱱᱟᱜ ᱪᱮᱫ ᱞᱮᱠᱟ ᱢᱚᱡᱟ ᱦᱮᱱᱟᱜᱼᱟ ᱚᱱᱟ ᱫᱚ ᱡᱩᱢ ᱢᱮ ᱠᱟᱹᱴᱤᱡ ᱢᱮ ᱱᱤᱝᱠᱟᱹ ᱠᱟᱛᱮᱫ ᱢᱟᱱᱮ ᱵᱚᱦᱩᱛ ᱚᱥᱩᱵᱤᱫᱟ ᱦᱩᱭᱩᱜᱼᱟ ᱢᱮᱱᱠᱷᱟᱱ ᱱᱚᱣᱟ ᱨᱮᱫᱚ ᱠᱳᱱᱳ ᱚᱥᱩᱵᱤᱫᱟ ᱜᱮ ᱵᱟᱝ ᱮ ᱟᱹᱜᱩᱭᱮᱫᱟ ᱧᱮᱞ ᱮᱫᱟ ᱯᱮ ᱛᱤᱱᱟᱹᱜ ᱢᱚᱡᱽ ᱵᱚᱱ ᱯᱟᱲᱦᱟᱣ ᱫᱟᱲᱮᱭᱟᱜᱼᱟ ᱢᱮᱱᱠᱷᱟᱱ ᱱᱚᱣᱟ ᱢᱩᱫᱽ ᱨᱮ ᱱᱚᱣᱟ ᱢᱟᱱᱮ ᱚᱞ ᱨᱮᱱᱟᱜ ᱡᱟᱦᱟᱸ ᱵᱟᱱᱟᱱ ᱚᱱᱟ ᱢᱤᱫ ᱵᱟᱨᱭᱟ ᱵᱷᱩᱞ ᱦᱩᱭ ᱫᱟᱲᱮᱭᱟᱜᱼᱟ ᱛᱚ ᱚᱱᱟ ᱠᱚᱫᱚ ᱵᱚᱱ ᱟᱵᱚ ᱛᱮᱜᱮ ᱵᱚᱱ ᱥᱚᱞᱦᱮ ᱠᱟᱜ ᱢᱟ ᱱᱤᱭᱟᱹᱜᱮ ᱢᱟᱱᱮ ᱴᱤᱯᱥ ᱥᱮ ᱴᱨᱤᱠ ᱛᱟᱦᱮᱸ ᱠᱟᱱᱟ ᱱᱚᱣᱟ ᱜᱩᱜᱩᱞ ᱨᱮᱱᱟᱜ ᱛᱳ ᱡᱟᱹᱱᱤᱡ ᱠᱷᱟᱱ ᱢᱤᱫᱴᱮᱱ ᱱᱟᱣᱟ ᱠᱤᱪᱷᱩ ᱯᱮ ᱥᱮᱬᱟ ᱫᱟᱲᱮᱭᱟᱫᱟ ᱢᱟ ᱛᱟᱦᱚᱞᱮ ᱡᱚᱦᱟᱨ ᱜᱮ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ ᱱᱚᱝᱠᱟ ᱜᱮ ᱟᱨᱚ ᱵᱷᱤᱰᱤᱭᱳᱧ ᱟᱹᱜᱩ ᱟᱯᱮᱭᱟ ᱮᱴᱟᱜ ᱟᱜ ᱮᱯᱥ ᱛᱮ ᱢᱤᱫᱴᱮᱡ ᱦᱚᱸ ᱵᱟᱯᱮ ᱞᱟᱹᱭᱫᱟ ᱠᱚᱢᱮᱱᱴ ᱨᱮ ᱡᱮ ᱪᱮᱫ ᱞᱮᱠᱟᱱᱟᱜ ᱮᱯᱥ ᱞᱟᱹᱠᱛᱤᱜ ᱠᱟᱱ ᱛᱟᱯᱮᱭᱟ ᱛᱳ ᱠᱚᱢᱮᱱᱴ ᱨᱮᱯᱮ ᱵᱟᱲᱟᱭ ᱦᱚᱪᱚᱧᱟ ᱡᱟᱦᱟᱱᱟᱜ ᱞᱮᱠᱟ ᱡᱩᱫᱤ ᱮᱯᱥ ᱯᱮ ᱞᱟᱹᱠᱛᱤᱜ ᱠᱟᱱ ᱠᱷᱟᱡ ᱫᱚ ᱡᱮ ᱱᱚᱝᱠᱟᱱᱟᱜ ᱮᱯᱥ ᱞᱮ ᱠᱷᱚᱡᱚᱜ ᱠᱟᱱᱟ ᱛᱳ ᱠᱚᱢᱮᱱᱴ ᱨᱮ ᱞᱟᱹᱭ ᱯᱮ ᱢᱟ ᱛᱟᱦᱚᱞᱮ ᱵᱷᱤᱰᱤᱭᱳ ᱱᱚᱰᱮ ᱜᱤᱧ ᱢᱩᱪᱟᱹᱫ ᱮᱫᱟ